ᱡᱚᱦᱟᱨ ᱜᱮ ᱥᱟᱱᱟᱢ ᱧᱮᱧᱮᱞᱤ ᱠᱚ ᱟᱯᱮ ᱯᱮ ᱧᱮᱞᱮᱜᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱫᱚᱧ ᱞᱟᱹᱭ ᱯᱮᱭᱟ ᱡᱮ ᱡᱚᱛᱚ ᱠᱷᱚᱱᱟᱜ ᱵᱮᱥᱴ ᱥᱠᱨᱤᱱ ᱨᱮᱠᱚᱨᱰᱟᱨ ᱮᱯ ᱪᱮᱫ ᱠᱟᱱᱟ ᱟᱵᱚ ᱡᱩᱫᱤ ᱯᱞᱮ ᱥᱴᱳᱨ ᱨᱮ ᱥᱠᱨᱤᱱ ᱨᱮᱠᱚᱨᱰᱟᱨ ᱧᱩᱛᱩᱢᱟᱱ ᱮᱯᱥ ᱵᱚᱱ ᱥᱟᱨᱪᱟ ᱛᱟᱦᱚᱞᱮ ᱟᱹᱰᱤ ᱟᱭᱢᱟ ᱮᱯᱥ ᱵᱚᱱ ᱧᱟᱢᱟ ᱛᱚ ᱧᱮᱞ ᱮᱫᱟᱯᱮ ᱟᱹᱰᱤ ᱟᱭᱢᱟ ᱮᱯᱥ ᱜᱮ ᱱᱚᱰᱮ ᱧᱟᱢᱚᱜᱼᱟ ᱛᱚ ᱚᱱᱟ ᱠᱷᱚᱱᱟᱝ ᱡᱚᱛᱚ ᱠᱷᱚᱱ ᱵᱮᱥᱴ ᱫᱚ ᱚᱠᱟᱴᱟᱜ ᱡᱟᱦᱟᱸ ᱫᱚ ᱟᱵᱚ ᱡᱩᱫᱤ ᱯᱷᱨᱤ ᱯᱷᱟᱭᱟᱨ ᱵᱚᱱ ᱨᱮᱠᱚᱨᱰᱟ ᱯᱷᱨᱤ ᱯᱷᱟᱭᱟᱨ ᱜᱮᱢ ᱵᱚᱱ ᱨᱮᱠᱚᱨᱰᱟ ᱚᱱᱟ ᱨᱮᱱᱟᱜ ᱯᱷᱨᱤ ᱯᱷᱟᱭᱟᱨ ᱨᱮᱱᱟᱜ ᱥᱟᱣᱩᱱᱰ ᱥᱟᱶᱛᱮ ᱟᱵᱚ ᱨᱚᱲ ᱨᱮᱱᱟᱜ ᱥᱟᱣᱩᱱᱰ ᱚᱱᱟ ᱡᱮᱢᱚᱱ ᱵᱟᱱᱟᱨ ᱵᱷᱟᱞᱮ ᱠᱚᱣᱟᱞᱤᱴᱤ ᱵᱚᱱ ᱧᱟᱢ ᱦᱳᱭ ᱚᱱᱠᱟᱱᱟᱜ ᱨᱮᱠᱳᱰᱟᱨ ᱫᱚ ᱚᱠᱟᱴᱟᱜ ᱠᱟᱱᱟ ᱛᱚ ᱟᱵᱚ ᱡᱩᱫᱤ ᱰᱩ ᱨᱮᱠᱳᱰᱟᱨ ᱵᱚᱱ ᱵᱮᱵᱚᱦᱟᱨᱟ ᱥᱮ ᱮᱭᱤᱪ ᱡᱮᱴ ᱨᱮᱠᱳᱰᱟᱨ ᱵᱚᱱ ᱵᱮᱵᱚᱦᱟᱨᱟ ᱚᱱᱟᱨᱮ ᱢᱤᱫᱴᱮᱱ ᱵᱚᱱ ᱵᱷᱟᱞᱮ ᱵᱚᱱ ᱧᱟᱢ ᱠᱷᱟᱱ ᱢᱤᱫᱴᱮᱱ ᱫᱚ ᱠᱷᱟᱨᱟᱯᱚᱜᱼᱟ ᱱᱤᱝᱠᱟᱹ ᱦᱩᱭᱩᱜᱼᱟ ᱛᱚ ᱚᱱᱟᱜᱮ ᱛᱮᱦᱮᱧ ᱤᱧ ᱞᱟᱹᱭᱟᱯᱮᱭᱟ ᱡᱮ ᱚᱠᱟᱴᱟᱜ ᱫᱚ ᱠᱟᱱᱟ ᱡᱚᱛᱚ ᱠᱷᱚᱱ ᱵᱮᱥᱴ ᱥᱮ ᱵᱟᱱᱟᱨ ᱨᱮᱠᱳᱰᱟᱨ ᱵᱷᱟᱞᱮ ᱵᱚᱱ ᱧᱟᱢᱟ ᱨᱚᱲ ᱨᱮᱱᱟᱜ ᱥᱮ ᱥᱟᱣᱩᱱᱰ ᱨᱮᱱᱟᱜ ᱯᱷᱨᱤ ᱯᱷᱟᱭᱟᱨ ᱨᱮᱱᱟᱜ ᱡᱟᱦᱟᱸ ᱥᱟᱣᱩᱱᱰ ᱥᱟᱶᱛᱮ ᱟᱵᱚ ᱨᱚᱲ ᱟᱵᱚᱱ ᱡᱟᱦᱟᱸ ᱚᱱᱟ ᱵᱷᱟᱞᱮ ᱠᱚᱣᱟᱞᱤᱴᱤ ᱛᱮ ᱨᱮᱠᱚᱨᱰᱚᱜᱼᱟ ᱟᱨ ᱵᱷᱤᱰᱤᱭᱳ ᱢᱟ ᱨᱮᱠᱚᱨᱰᱚᱜ ᱜᱮ ᱟᱭᱤᱪ ᱰᱤ ᱛᱮ ᱛᱚ ᱚᱱᱟ ᱜᱮ ᱵᱚᱱ ᱧᱮᱞᱟ ᱚᱱᱟ ᱠᱷᱟᱹᱛᱤᱨ ᱛᱮ ᱟᱵᱚ ᱯᱞᱮ ᱥᱴᱳᱨ ᱨᱮᱱᱟᱜ ᱥᱟᱨᱪ ᱵᱟᱨ ᱨᱮ ᱠᱞᱤᱠ ᱦᱩᱭᱩᱜ ᱛᱟᱵᱚᱱᱟ ᱟᱨ ᱚᱞ ᱦᱩᱭᱩᱜ ᱛᱟᱵᱚᱱᱟ ᱵᱷᱤᱰᱢᱟ ᱨᱮᱠᱚᱨᱰᱟᱨ ᱧᱩᱛᱩᱢᱟᱱ ᱮᱯᱥ ᱛᱚ ᱚᱞ ᱦᱩᱭ ᱞᱮᱱᱠᱷᱟᱱ ᱧᱮᱞ ᱫᱟᱯᱮ ᱵᱷᱤᱰᱢᱟ ᱨᱮᱠᱚᱨᱰᱟᱨ ᱱᱚᱝᱠᱟ ᱚᱞ ᱦᱩᱭ ᱞᱮᱱᱠᱷᱟᱱ ᱥᱟᱨᱪ ᱟᱵᱚᱱ ᱥᱟᱨᱪ ᱞᱮᱠᱷᱟᱱ ᱮᱯᱥ ᱦᱤᱡᱩᱜᱼᱟ ᱤᱱᱥᱴᱚᱞ ᱟᱵᱚᱱ ᱵᱟᱨᱭᱟ ᱮᱯᱥ ᱦᱮᱱᱟᱜᱼᱟ ᱵᱟᱱᱟᱨ ᱜᱮ ᱱᱩᱭ ᱠᱳᱢᱯᱟᱱᱤᱭᱟᱜ ᱠᱟᱱ ᱜᱮᱭᱟ ᱧᱮᱞ ᱫᱟᱯᱮ ᱯᱮᱭᱟ ᱮᱯᱥ ᱦᱮᱱᱟᱜᱼᱟ ᱱᱩᱭ ᱠᱳᱢᱯᱟᱱᱤᱭᱟᱜ ᱥᱠᱨᱤᱱ ᱨᱮᱠᱚᱨᱰᱟᱨ ᱵᱟᱨᱭᱟ ᱛᱚ ᱢᱤᱫᱴᱮᱱ ᱪᱟᱨ ᱮᱢ ᱵᱤ ᱨᱮᱱᱟᱜ ᱢᱤᱫᱴᱮᱱ ᱟᱴᱷᱟᱨᱚ ᱮᱢ ᱵᱤ ᱨᱮᱱᱟᱜ ᱤᱧ ᱪᱟᱨ ᱮᱢ ᱵᱤ ᱨᱮᱱᱟᱜ ᱤᱧ ᱤᱱᱥᱴᱚᱞ ᱠᱟᱫᱟ ᱟᱯᱮ ᱡᱟᱦᱟᱸᱴᱟᱜ ᱜᱮ ᱢᱤᱫᱴᱮᱱ ᱤᱱᱥᱴᱚᱞ ᱯᱮ ᱛᱚ ᱳᱯᱮᱱ ᱟᱵᱚᱱ ᱤᱱᱥᱴᱚᱞ ᱦᱩᱭ ᱞᱮᱱᱠᱷᱟᱡ ᱛᱟᱨᱯᱚᱨ ᱳᱯᱮᱱ ᱠᱟᱛᱮᱫ ᱟᱵᱚ ᱥᱮᱴᱤᱝ ᱞᱟᱜᱟᱣ ᱵᱚᱱᱟ ᱛᱚᱵᱮ ᱠᱷᱟᱡ ᱜᱮᱭ ᱠᱟᱹᱢᱤᱭᱟ ᱛᱚ ᱳᱯᱮᱱ ᱮᱫᱟᱹᱧ ᱳᱯᱮᱱ ᱠᱟᱛᱮᱫ ᱱᱤᱝᱠᱟ ᱤᱱᱴᱟᱨᱯᱷᱮᱥ ᱦᱤᱡᱩᱜᱼᱟ ᱛᱟᱨᱯᱚᱨ ᱞᱟᱛᱟᱨ ᱨᱮ ᱠᱚᱱᱴᱤᱱᱤᱭᱩ ᱨᱮ ᱠᱞᱤᱠ ᱦᱩᱭᱩᱜ ᱛᱟᱵᱚᱱᱟ

ᱛᱟᱨᱯᱚᱨ ᱡᱟᱦᱟᱸ ᱴᱷᱮᱡ ᱜᱮ ᱱᱚᱰᱮ ᱥᱟᱭᱤᱰ ᱨᱮ ᱠᱞᱤᱠ ᱦᱩᱭᱩᱜ ᱛᱟᱵᱚᱱᱟ ᱱᱚᱣᱟ ᱠᱚᱫᱚ ᱱᱚᱣᱟ ᱫᱚ ᱥᱠᱤᱯ ᱠᱟᱜ ᱠᱷᱟᱡ ᱜᱮ ᱛᱟᱨᱯᱚᱨ ᱟᱵᱚ ᱥᱤᱴᱤᱝ ᱨᱮ ᱪᱟᱞᱟᱜ ᱦᱩᱭᱩᱜ ᱛᱟᱵᱚᱱᱟ ᱱᱚᱣᱟ ᱜᱮ ᱢᱮᱱ ᱟᱵᱚᱣᱟᱜ ᱠᱟᱹᱢᱤ ᱫᱚ ᱛᱚ ᱥᱮᱱ ᱠᱟᱛᱮ ᱱᱤᱝᱠᱟᱹ ᱤᱱᱴᱟᱨᱯᱷᱮᱥ ᱵᱚᱱ ᱧᱟᱢᱟ ᱛᱟᱨ ᱢᱚᱫᱽᱫᱷᱮ ᱱᱚᱰᱮ ᱨᱮᱠᱚᱨᱰ ᱚᱰᱤᱭᱳ ᱱᱚᱣᱟ ᱨᱮ ᱠᱞᱤᱠ ᱦᱩᱭᱩᱜ ᱛᱟᱵᱚᱱᱟ ᱛᱟᱨᱯᱚᱨ ᱢᱟᱭᱠᱨᱳ ᱯᱷᱳᱱ ᱨᱮ ᱛᱟᱦᱮᱱᱟ ᱱᱚᱣᱟ ᱟᱵᱚ ᱢᱟᱭᱠᱨᱳ ᱯᱷᱳᱱ ᱮᱱᱰ ᱤᱱᱴᱟᱨᱱᱮᱞ ᱚᱰᱤᱭᱳ ᱱᱚᱣᱟ ᱨᱮ ᱥᱤᱞᱮᱠᱴ ᱠᱟᱜ ᱦᱩᱭᱩᱜ ᱛᱟᱵᱚᱱᱟ ᱛᱚᱵᱮ ᱠᱷᱟᱡ ᱜᱮ ᱵᱟᱱᱟᱨ ᱨᱮᱠᱚᱨᱰ ᱵᱚᱱ ᱧᱟᱢᱟ ᱟᱵᱚᱣᱟᱜ ᱡᱟᱦᱟᱸ ᱵᱚᱱ ᱨᱚᱲᱟ ᱚᱱᱟ ᱦᱚᱸ ᱥᱟᱶᱛᱮ ᱡᱟᱦᱟᱸ ᱵᱷᱤᱛᱤᱨ ᱨᱮ ᱥᱟᱰᱮᱭᱟ ᱜᱩᱞᱤ ᱠᱚᱨᱮᱱᱟᱜ ᱟᱣᱟᱡᱽ ᱯᱷᱨᱤ ᱯᱷᱟᱭᱟᱨ ᱨᱮᱱᱟᱜ ᱚᱱᱟ ᱦᱚᱸᱵᱚᱱ ᱧᱟᱢᱟ ᱛᱟᱨᱯᱚᱨ ᱨᱮᱡᱩᱞᱮᱥᱚᱱ ᱡᱟᱦᱟᱸ ᱚᱱᱟ ᱫᱚ ᱵᱷᱤᱰᱤᱭᱳ ᱨᱮᱱᱟᱜ ᱠᱳᱣᱟᱞᱤᱴᱤ ᱠᱟᱱᱟ ᱡᱟᱦᱟᱸ ᱛᱤᱱᱟᱹᱜ ᱰᱷᱮᱨ ᱵᱚᱱ ᱫᱚᱦᱚᱭᱟ ᱩᱱᱟᱹᱜ ᱵᱷᱟᱹᱞᱤ ᱠᱳᱣᱟᱞᱤᱴᱤ ᱨᱮᱱᱟᱜ ᱵᱷᱤᱰᱤᱭᱳ ᱵᱚᱱ ᱧᱟᱢᱟ ᱛᱳ ᱤᱧ ᱫᱚ ᱟᱯᱮ ᱯᱷᱩᱞ ᱮᱭᱤᱪ ᱰᱤ ᱠᱷᱟᱱ ᱫᱚ ᱱᱚᱣᱟ ᱦᱟᱡᱟᱨ ᱟᱹᱥᱤ ᱯᱮ ᱫᱚᱦᱚ ᱫᱟᱲᱮᱭᱟᱜᱼᱟ ᱤᱧ ᱫᱚ ᱦᱟᱯᱷ ᱮᱭᱤᱪ ᱰᱤᱧ ᱫᱚᱦᱚᱭᱮᱫᱟ ᱛᱳ ᱥᱟᱛᱥᱚ ᱠᱩᱲᱤ ᱨᱮᱜᱮ ᱛᱟᱦᱮᱱᱟ ᱛᱟᱨᱯᱚᱨ ᱵᱮᱠ ᱨᱮ ᱦᱤᱡᱩᱜ ᱦᱩᱭᱩᱜ ᱛᱟᱵᱚᱱᱟ ᱛᱳ ᱵᱮᱠ ᱨᱤᱧ ᱦᱤᱡᱩᱜ ᱠᱟᱱᱟ ᱛᱟᱨᱯᱚᱨ ᱯᱮ ᱧᱮᱞ ᱮᱫᱟ ᱱᱚᱜᱼᱚᱭ ᱡᱟᱦᱟᱸᱴᱷᱮᱡ ᱢᱟᱣᱩᱥ ᱦᱮᱱᱟᱜ ᱱᱚᱜᱼᱚᱭ ᱱᱤᱝᱠᱟ ᱤᱱᱴᱟᱨᱯᱷᱮᱥ ᱦᱤᱡᱩᱜ ᱛᱟᱯᱮᱭᱟ ᱱᱚᱣᱟ ᱨᱮ ᱠᱞᱤᱠ ᱠᱟᱛᱮ ᱟᱯᱮ ᱱᱚᱣᱟᱴᱟᱜ ᱨᱮ ᱵᱟᱴᱚᱱ ᱨᱮ ᱠᱞᱤᱠ ᱠᱟᱛᱮ ᱟᱵᱚ ᱥᱴᱟᱨᱴ ᱫᱟᱲᱮᱭᱟᱜᱼᱟ ᱵᱚᱱ ᱠᱞᱤᱠ ᱮᱫᱟᱹᱧ ᱥᱴᱟᱨᱴ ᱮᱫᱟᱹᱧ ᱛᱟᱨᱯᱚᱨ ᱟᱵᱚ ᱡᱚᱠᱷᱚᱱ ᱯᱷᱨᱤ ᱯᱷᱟᱭᱟᱨ ᱳᱯᱮᱱᱚᱜ ᱛᱟᱵᱚᱱᱟ ᱛᱚᱠᱷᱚᱱ